ᱛᱮᱦᱮᱧ ᱫᱚ ᱟᱵᱚ ᱫᱚ ᱥᱟᱱᱛᱟᱲᱤ ᱟᱹᱲᱟᱹ ᱠᱷᱚᱱ ᱥᱟᱱᱛᱟᱲᱤ ᱟᱹᱭᱟᱹᱛ ᱠᱷᱚᱱ ᱚᱞ ᱪᱤᱠᱤ ᱛᱮᱵᱚᱱ ᱴᱨᱟᱱᱥᱞᱮᱴᱟ ᱥᱮ ᱚᱞ ᱪᱤᱠᱤ ᱛᱮ ᱪᱮᱫ ᱞᱮᱠᱟ ᱵᱚᱱ ᱚᱞᱟ ᱚᱱᱟ ᱵᱚᱱ ᱯᱨᱮᱠᱴᱤᱥᱟ ᱱᱤᱭᱟᱹ ᱞᱟᱦᱟᱨᱮ ᱵᱷᱤᱰᱭᱳ ᱠᱚᱧ ᱵᱮᱱᱟᱣ ᱠᱟᱫᱟ ᱡᱟᱦᱟᱸᱭ ᱠᱚ ᱵᱟᱝᱯᱮ ᱧᱮᱞ ᱠᱟᱫᱟ ᱱᱚᱣᱟ ᱪᱮᱱᱮᱞ ᱪᱟᱞᱟᱣ ᱠᱟᱛᱮᱫ ᱟᱨᱚ ᱵᱷᱤᱰᱭᱳ ᱠᱚ ᱦᱮᱱᱟᱜᱼᱟ ᱚᱱᱟ ᱠᱚ ᱧᱮᱞ ᱛᱟᱵᱚᱱ ᱯᱮ ᱛᱟᱦᱚᱞᱮ ᱱᱚᱣᱟ ᱠᱚ ᱟᱹᱰᱤ ᱱᱟᱯᱟᱭ ᱵᱚᱱ ᱵᱩᱡᱽ ᱫᱟᱲᱮᱭᱟᱜᱼᱟ ᱛᱚ ᱨᱟᱦᱟ ᱟᱲᱟᱝ ᱵᱚᱱ ᱥᱮᱬᱟ ᱟᱠᱟᱫᱟ ᱠᱮᱪᱮᱫ ᱟᱲᱟᱝ ᱵᱚᱱ ᱥᱮᱬᱟ ᱟᱠᱟᱫᱟ ᱮᱵᱟᱨ ᱨᱟᱦᱟ ᱟᱲᱟᱝ ᱥᱮ ᱡᱟᱦᱟᱸ ᱤᱝᱨᱮᱡᱤ ᱛᱮᱠᱚ ᱞᱟᱹᱭ ᱮᱫᱟ ᱡᱮ ᱵᱷᱟᱭᱮᱞ ᱟᱨ ᱠᱮᱪᱮᱫ ᱟᱲᱟᱝ ᱫᱚ ᱦᱩᱭᱩᱜ ᱠᱟᱱᱟ ᱠᱚᱱᱥᱚᱱᱮᱴ ᱱᱚᱣᱟ ᱨᱟᱦᱟ ᱟᱲᱟᱝ ᱟᱨ ᱠᱮᱪᱮᱫ ᱟᱲᱟᱝ ᱛᱮ ᱪᱮᱫ ᱞᱮᱠᱟ ᱦᱩᱲᱩ ᱵᱮᱱᱟᱜ ᱠᱟᱱᱟ ᱚᱱᱟ ᱠᱚᱵᱚᱱ ᱧᱮᱞᱟ ᱪᱚᱞᱚ ᱵᱚᱱ ᱧᱮᱞ ᱞᱮᱜᱮ ᱠᱤᱪᱷᱩ ᱱᱚᱰᱮ ᱟᱹᱭᱟᱹᱛ ᱤᱧ ᱚᱞ ᱠᱟᱫᱟ ᱱᱚᱣᱟ ᱫᱚ ᱦᱩᱭᱩᱜ ᱠᱟᱱᱟ ᱟᱹᱰᱤ ᱵᱟᱰᱟᱭ ᱡᱚᱝ ᱟᱹᱲᱟᱹ ᱠᱟᱱᱟ ᱤᱭᱟᱹ ᱟᱹᱭᱟᱹᱛ ᱠᱟᱱᱟ ᱥᱮ ᱵᱟᱠᱠᱚ ᱠᱟᱱᱟ ᱛᱚ ᱚᱱᱟ ᱵᱚᱱ ᱧᱮᱞᱟ ᱟᱹᱭᱟᱹᱛ ᱠᱚᱫᱚ ᱱᱚᱝᱠᱟ ᱠᱟᱱᱟ ᱡᱮᱢᱚᱱ ᱱᱚᱰᱮ ᱯᱳᱭᱞᱳᱧ ᱚᱞ ᱠᱟᱫᱟ ᱟᱵᱚ ᱟᱹᱫᱤᱵᱟᱹᱥᱤ ᱟᱵᱚ ᱟᱹᱫᱤᱵᱟᱹᱥᱤ ᱫᱚ ᱯᱨᱚᱠᱤᱛᱤ ᱯᱩᱡᱟᱨᱤ ᱠᱟᱱᱟ ᱵᱚᱱ ᱢᱟᱱᱮ ᱫᱚ ᱦᱩᱭᱩᱜ ᱠᱟᱱᱟ ᱟᱵᱚ ᱫᱚ ᱫᱟᱨᱮ ᱱᱟᱹᱲᱤ ᱫᱟᱜ ᱫᱷᱤᱨᱤ ᱮᱢᱟᱱ ᱠᱚᱵᱚᱱ ᱵᱚᱸᱜᱟᱭᱟ ᱴᱷᱤᱠ ᱜᱮᱭᱟ ᱛᱟᱨᱯᱚᱨᱮᱧ ᱚᱞ ᱠᱟᱫᱟ ᱱᱚᱰᱮ ᱟᱵᱚᱣᱟᱜ ᱢᱩᱨᱛᱤ ᱯᱩᱡᱟᱹ ᱫᱚ ᱵᱟᱝ ᱜᱟᱱᱚᱜᱼᱟ ᱴᱷᱤᱠ ᱜᱮᱭᱟ ᱛᱚ ᱟᱵᱚ ᱱᱚᱜᱼᱚᱭ ᱡᱮ ᱟᱵᱚ ᱥᱟᱶᱛᱟ ᱨᱮ ᱫᱩᱨᱜᱟ ᱯᱩᱡᱟ ᱠᱟᱞᱤ ᱯᱩᱡᱟ ᱥᱚᱨᱚᱥᱚᱛᱤ ᱯᱩᱡᱟ ᱥᱟᱱᱛᱟᱲ ᱵᱷᱤᱛᱤᱨ ᱨᱮᱠᱚ ᱠᱚᱨᱟᱣ ᱮᱫᱟ ᱱᱚᱣᱟ ᱠᱚᱫᱚ ᱩᱪᱤᱛ ᱵᱟᱝ ᱠᱟᱱᱟ ᱪᱮᱫᱟᱜ ᱥᱮ ᱟᱵᱚ ᱫᱚ ᱯᱨᱚᱠᱤᱛᱤ ᱵᱚᱱ ᱯᱩᱡᱟᱣᱟᱜᱼᱟ ᱥᱮ ᱟᱵᱚ ᱫᱚ ᱫᱟᱨᱮ ᱱᱟᱹᱲᱤ ᱫᱟᱜ ᱫᱷᱤᱨᱤ ᱮᱢᱟᱱ ᱠᱚᱵᱚᱱ ᱯᱩᱡᱟᱹᱣᱟᱜᱼᱟ ᱚᱱᱟ ᱠᱷᱟᱹᱛᱤᱨ ᱱᱚᱣᱟ ᱫᱚ ᱢᱩᱨᱛᱤ ᱯᱩᱡᱟ ᱫᱚ ᱵᱟᱝ ᱴᱷᱤᱠᱚᱜ ᱠᱟᱱᱟ ᱠᱟᱨᱚᱱ ᱪᱮᱫᱟᱜ ᱥᱮ ᱢᱩᱨᱛᱤ ᱯᱩᱡᱟ ᱫᱚ ᱮᱴᱟᱜ ᱡᱟᱹᱛᱤ ᱠᱚᱣᱟᱜ ᱠᱟᱱᱟ ᱮᱴᱟᱜ ᱡᱟᱹᱛᱤ ᱫᱤᱠᱩ ᱡᱟᱹᱛᱤᱭᱟᱜ ᱛᱚ ᱩᱱᱠᱩᱣᱟᱜ ᱯᱩᱡᱟᱹ ᱫᱚ ᱟᱠᱚ ᱟᱯᱱᱟᱨ ᱛᱮᱠᱚ ᱠᱚᱨᱟᱣᱟ ᱢᱮᱱᱠᱷᱟᱱ ᱟᱵᱚ ᱫᱚ ᱟᱵᱚᱣᱟᱜ ᱯᱩᱡᱟᱹ ᱟᱵᱚ ᱞᱮᱠᱟ ᱵᱚᱱ ᱠᱚᱨᱟᱣᱟ ᱟᱵᱚ ᱡᱩᱫᱤ ᱢᱩᱨᱛᱤ ᱵᱚᱱ ᱯᱩᱡᱟᱹᱭ ᱠᱷᱟᱱ ᱛᱟᱦᱚᱞᱮ ᱟᱵᱚᱣᱟᱜ ᱫᱷᱚᱨᱚᱢ ᱱᱟᱥᱟᱜ ᱛᱟᱵᱚᱱᱟ ᱦᱮᱸᱥᱮ ᱪᱮᱫᱟᱜ ᱥᱮ ᱢᱤᱫᱴᱟᱝ ᱩᱭᱦᱟᱹᱨ ᱯᱮ ᱟᱵᱚ ᱫᱚ ᱡᱟᱦᱟᱸ ᱟᱵᱚᱣᱟᱜ ᱵᱚᱸᱜᱟ ᱵᱳᱨᱳ ᱠᱚᱫᱚ ᱡᱷᱚᱛᱚ ᱦᱩᱭᱩᱜ ᱠᱟᱱᱟ ᱡᱟᱦᱮᱨ ᱵᱩᱴᱟᱹ ᱨᱮ ᱡᱟᱦᱮᱨ ᱵᱩᱴᱟᱹ ᱨᱮᱫᱚ ᱠᱤᱱᱛᱩ ᱥᱮ ᱡᱟᱦᱮᱨ ᱡᱟᱦᱟᱸ ᱡᱟᱦᱟᱸ ᱨᱮ ᱡᱟᱦᱮᱨ ᱴᱷᱟᱶ ᱵᱚᱱ ᱵᱮᱱᱟᱣ ᱮᱫᱟ ᱚᱸᱰᱮ ᱫᱚ ᱫᱩᱨᱜᱟ ᱠᱟᱞᱤ ᱥᱚᱨᱚᱥᱚᱛᱤ ᱥᱮ ᱠᱟᱨᱛᱤᱠ ᱮᱢᱟᱱ ᱯᱩᱡᱟᱹ ᱠᱚᱫᱚ ᱵᱟᱵᱚᱱ ᱠᱚᱨᱟᱣ ᱜᱮᱭᱟ ᱥᱮ ᱩᱱᱠᱩ ᱵᱚᱸᱜᱟ ᱫᱚ ᱵᱟᱵᱚᱱ ᱯᱩᱡᱟᱹ ᱟᱠᱚᱣᱟ ᱡᱟᱦᱮᱨ ᱵᱩᱴᱟᱹ ᱨᱮ ᱛᱟᱦᱞᱮ ᱪᱤᱠᱟᱹᱛᱮ ᱟᱵᱚ ᱮᱴᱟᱜ ᱡᱟᱹᱛᱤ ᱠᱚᱨᱮᱱ ᱵᱚᱸᱜᱟ ᱵᱚᱱ ᱯᱩᱡᱟᱹ ᱟᱠᱚ ᱠᱟᱱᱟ ᱟᱨ ᱢᱟ ᱩᱭᱦᱟᱹᱨ ᱯᱮ ᱫᱤᱠᱩ ᱡᱟᱹᱛᱤ ᱵᱤᱥᱮᱥ ᱠᱚᱨᱮ ᱵᱟᱝᱜᱟᱞᱤ ᱠᱚ ᱥᱮ ᱦᱤᱱᱫᱩ ᱠᱚ ᱡᱟᱦᱟᱸᱭ ᱠᱚ ᱦᱮᱱᱟᱜ ᱠᱚᱣᱟ ᱩᱱᱠᱩ ᱠᱤᱱᱛᱩ ᱟᱠᱚᱣᱟᱜ ᱯᱩᱡᱟᱹ ᱠᱚ ᱯᱩᱡᱟᱹᱣᱟ ᱟᱯᱱᱟᱨᱟᱜ ᱥᱮ ᱟᱵᱚ ᱥᱟᱱᱛᱟᱲᱟᱜ ᱫᱚ ᱱᱚᱣᱟ ᱢᱟᱨᱟᱝ ᱵᱩᱨᱩ ᱥᱮ ᱡᱟᱦᱮᱨ ᱮᱨᱟ ᱥᱮ ᱢᱚᱬᱮ ᱠᱚ ᱛᱩᱨᱩᱭ ᱠᱚ ᱱᱩᱠᱩ ᱠᱚᱫᱚ ᱵᱟᱝᱠᱚ ᱯᱩᱡᱟᱹᱣᱟ ᱛᱟᱦᱞᱮ ᱟᱵᱚ ᱪᱮᱫᱟᱜ ᱫᱚ ᱩᱱᱠᱩᱣᱟᱜ ᱵᱚᱸᱜᱟ ᱵᱩᱨᱩ ᱠᱚᱵᱚᱱ ᱯᱩᱡᱟᱹᱣᱟᱜᱼᱟ ᱛᱚ ᱱᱚᱣᱟ ᱪᱮᱱᱮᱞ ᱛᱟᱞᱟ ᱠᱷᱚᱱ ᱱᱚᱣᱟ ᱦᱚᱸ ᱥᱟᱸᱫᱮᱥ ᱱᱚᱜᱼᱚᱭ ᱡᱮ ᱟᱵᱚ ᱥᱟᱶᱛᱟ ᱨᱮ ᱥᱚᱨᱚᱥᱚᱛᱤ ᱞᱚᱠᱠᱷᱤ ᱯᱩᱡᱟᱹ ᱠᱟᱞᱤ ᱯᱩᱡᱟᱹ ᱠᱚᱵᱚᱱ ᱠᱚᱨᱟᱣ ᱮᱫᱟ ᱱᱚᱣᱟ ᱠᱚᱫᱚ ᱵᱚᱱ ᱵᱟᱹᱜᱤᱭ ᱢᱟ ᱟᱨ ᱡᱟᱦᱟᱸᱭ ᱵᱚᱱ ᱢᱚᱱᱮᱭᱮᱫᱟ ᱡᱮ ᱵᱟᱵᱚᱱ ᱵᱟᱹᱜᱤᱭᱟ ᱚᱱᱟ ᱫᱚ ᱡᱚᱛᱚ ᱫᱤᱠᱩᱣᱟᱜ ᱫᱤᱠᱩᱣᱟᱜ ᱟᱹᱨᱤᱪᱟᱹᱞᱤ ᱛᱮ ᱡᱚᱛᱚᱴᱟ ᱯᱩᱡᱟᱹ ᱜᱟᱱ ᱠᱟᱛᱮᱫ ᱵᱚᱱᱫᱚ ᱜᱟᱱᱚᱜᱼᱟ ᱚᱱᱟ ᱠᱚᱵᱚᱱ ᱵᱚᱱᱫᱚᱭᱟ ᱴᱷᱤᱠ ᱜᱮᱭᱟ ᱪᱚᱞᱚ ᱛᱚ ᱛᱮᱦᱮᱧ ᱫᱚ ᱱᱚᱣᱟ ᱠᱚ ᱜᱟᱵᱟᱱ ᱵᱚᱱ ᱥᱮᱬᱟᱭᱟ ᱚᱞ ᱪᱤᱠᱤ ᱛᱮ ᱪᱮᱫ ᱞᱮᱠᱟ ᱵᱚᱱ ᱚᱞᱟ ᱴᱷᱤᱠ ᱜᱮᱭᱟ ᱪᱚᱞᱚ ᱱᱚᱣᱟ ᱫᱚ ᱦᱩᱭᱩᱜ ᱠᱟᱱᱟ ᱟᱵᱚ ᱟᱹᱫᱤᱵᱟᱹᱥᱤ ᱫᱚ ᱯᱨᱚᱠᱤᱛᱤ ᱯᱩᱡᱟᱨᱤ ᱠᱟᱱᱟ ᱵᱚᱱ ᱛᱚ ᱟᱵᱚ ᱟᱵᱚ ᱫᱚ ᱪᱮᱫ ᱞᱮᱠᱟ ᱵᱚᱱ ᱚᱞᱟ ᱟ ᱵᱚ ᱟ ᱟᱨ ᱵᱚ ᱛᱟᱦᱚᱞᱮ ᱚᱞ ᱪᱤᱠᱤ ᱛᱮ ᱪᱮᱫ ᱞᱮᱠᱟ ᱵᱚᱱ ᱚᱞᱟ ᱟ ᱱᱚᱣᱟ ᱫᱚ ᱦᱩᱭᱩᱜ ᱠᱟᱱᱟ ᱟ ᱛᱟᱨᱯᱚᱨᱮ ᱦᱩᱭᱩᱜ ᱠᱟᱱᱟ ᱵᱚ ᱟᱵᱚ ᱮᱵᱟᱨ ᱡᱮᱦᱮᱛᱩ ᱱᱚᱣᱟ ᱨᱟᱦᱟ ᱟᱲᱟᱝ ᱦᱤᱡᱩᱜ ᱠᱟᱱᱟ ᱛᱚ ᱱᱚᱰᱮ ᱵᱚᱱ ᱚ ᱵᱚᱱ ᱵᱟᱹᱭᱥᱟᱹᱣ ᱜᱚᱫ ᱠᱟᱜᱼᱟ ᱦᱮᱸ ᱥᱮ ᱟ ᱵᱚ ᱚ ᱟᱵᱚ ᱟᱹᱫᱤᱵᱟᱹᱥᱤ ᱟᱹᱫᱤᱵᱟᱹᱥᱤ ᱛᱮ ᱪᱮᱫ ᱞᱮᱠᱟ ᱵᱚᱱ ᱜᱟᱵᱟᱱ ᱟᱵᱚᱱ ᱱᱚᱜᱼᱚᱭ ᱧᱮᱞ ᱯᱮ ᱟᱹᱫᱤᱵᱟᱹᱥᱤ ᱦᱮᱸ ᱥᱮ ᱟᱹᱫᱤ ᱫᱚ ᱟᱭ ᱟ ᱟᱲ ᱜᱟᱹᱦᱞᱟᱹ ᱴᱷᱩᱰᱟᱹᱜ ᱟᱹᱫᱤ ᱦᱩᱭᱮᱱᱟ ᱛᱟᱨᱯᱚᱨᱮ ᱫᱚ ᱫᱚ ᱦᱚᱸᱜᱼᱚ ᱱᱚᱣᱟ ᱟᱹᱫᱤ ᱟ ᱫᱚ ᱟᱨ ᱱᱚᱣᱟ ᱫᱚ ᱦᱚᱥᱳᱭ ᱟᱹᱫᱤ ᱵᱟᱹᱥᱤ ᱵᱚᱭᱮ ᱟᱠᱟ ᱱᱚᱣᱟ ᱫᱚ ᱵᱚ ᱱᱚᱣᱟ ᱫᱚ ᱟᱠᱟᱨ ᱱᱚᱣᱟ ᱫᱚ ᱦᱩᱭᱩᱜ ᱠᱟᱱᱟ ᱫᱚᱱᱛᱩ ᱥᱮ ᱦᱚᱥᱤ ᱟᱹᱫᱤᱵᱟᱹᱥᱤ ᱫᱚ ᱫᱚ ᱫᱚ ᱪᱮᱫ ᱞᱮᱠᱟ ᱵᱚᱱ ᱚᱞᱟ ᱫᱚ ᱫᱚ ᱦᱩᱭᱩᱜ ᱠᱟᱱᱟ ᱦᱚᱸᱜᱼᱚ ᱱᱚᱝᱠᱟ ᱩᱫ ᱟᱨ ᱦᱩᱭᱩᱜ ᱠᱟᱱᱟ ᱫᱚ ᱩᱫ ᱟᱨ ᱚ ᱦᱩᱭᱮᱱᱟ ᱫᱚ ᱦᱩᱭᱮᱱᱟ ᱮᱨᱯᱚᱨ ᱦᱩᱭᱩᱜ ᱠᱟᱱᱟ ᱯᱨᱚᱠᱤᱛᱤ ᱯᱨᱚᱠᱤᱛᱤ ᱪᱮᱫ ᱞᱮᱠᱟ ᱵᱚᱱ ᱚᱞᱟ ᱯᱚᱭᱨᱚᱯᱷᱞᱟ ᱵᱟᱝᱞᱟ ᱛᱮ ᱠᱚᱭᱨᱤ ᱛᱚᱭᱥᱤ ᱟᱵᱚ ᱫᱚ ᱪᱮᱫ ᱞᱮᱠᱟ ᱵᱚᱱ ᱩᱪᱪᱟᱨᱚᱱᱟ ᱚᱱᱠᱟ ᱜᱮᱵᱚᱱ ᱚᱞᱟ ᱴᱷᱤᱠ ᱜᱮᱭᱟ ᱛᱟᱦᱚᱞᱮ ᱯᱨᱚ ᱪᱮᱫ ᱞᱮᱠᱟᱧ ᱚᱞ ᱫᱟᱲᱮᱭᱟᱜᱼᱟ ᱮᱯᱷ ᱱᱚᱣᱟ ᱫᱚ ᱦᱩᱭᱩᱜ ᱠᱟᱱᱟ ᱯᱚ ᱠᱟᱱᱟ ᱮᱯᱷ ᱜᱟᱛᱮ ᱯᱚ ᱱᱚᱜᱼᱚᱭ ᱱᱚᱰᱮ ᱵᱚᱱ ᱧᱮᱞᱟ ᱱᱚᱜᱼᱚᱭ ᱯᱚ ᱯᱚᱭᱨᱚᱯᱷᱞᱟ ᱛᱟᱭ ᱛᱚ ᱯᱚ ᱨᱚ ᱚ ᱨᱚ ᱚᱱᱟ ᱫᱚ ᱨᱚᱭᱮᱱᱟ ᱢᱟᱱᱮ ᱚ ᱯᱨᱚ ᱛᱟᱨᱯᱚᱨᱮ ᱠᱨᱤ ᱠᱤᱠᱨᱤ ᱠᱚ ᱠᱚᱭᱨᱤ ᱢᱟᱱᱮ ᱠᱚ ᱨᱚ ᱦᱚᱥᱳᱭ ᱛᱟᱭᱛᱚ ᱚᱱᱟ ᱫᱚ ᱠᱚ ᱦᱩᱭᱱᱟ ᱚᱱᱟ ᱫᱚ ᱦᱩᱭᱩᱜ ᱠᱟᱱᱟ ᱨᱚ ᱛᱟᱨᱯᱚᱨᱮ ᱦᱚᱥᱳᱭ ᱠᱨᱤ ᱦᱩᱭᱱᱟ ᱱᱚᱣᱟ ᱫᱚ ᱯᱨᱚ ᱱᱚᱣᱟ ᱫᱚ ᱦᱩᱭᱩᱜ ᱠᱟᱱᱟ ᱠᱨᱤ ᱠᱚᱭᱨᱟᱭ ᱥᱤ ᱠᱨᱤ ᱠᱚᱭᱮ ᱨᱚ ᱦᱚᱥᱤ ᱠᱨᱤ ᱮᱵᱟᱨ ᱛᱤ ᱛᱚᱭᱮ ᱦᱚᱥᱳᱭ ᱛᱤ ᱢᱤᱫ ᱥᱟᱶᱛᱮ ᱯᱨᱚᱠᱤᱛᱤ ᱦᱩᱭᱱᱟ ᱯᱩᱡᱟᱨᱤ ᱯᱩᱡᱟᱨᱤ ᱪᱮᱫᱠᱟ ᱵᱚᱱ ᱚᱞᱟ

ᱴᱷᱤᱠ ᱜᱮᱭᱟ ᱵᱟ ᱠᱟᱱᱟ ᱪᱮᱫ ᱞᱮᱠᱟᱧ ᱚᱞᱟ ᱠᱚᱭᱮ ᱟᱠᱟᱨ ᱫᱚᱱᱛᱚ ᱱᱚ ᱭᱮ ᱟᱠᱟᱨ ᱠᱟᱱᱟ ᱵᱚ ᱫᱚᱱᱛᱚ ᱱᱚ ᱵᱚᱱ ᱛᱟᱦᱞᱮ ᱪᱮᱫ ᱞᱮᱠᱟ ᱵᱚᱱ ᱚᱞᱟ ᱚᱞ ᱪᱤᱠᱤ ᱛᱮ ᱟᱫᱚ ᱠᱚ ᱫᱚ ᱦᱩᱭᱩᱜ ᱠᱟᱱᱟ ᱟᱠᱟᱨ ᱠᱟ ᱫᱚᱱᱛᱚ ᱱᱚ ᱭᱮ ᱟᱠᱟᱨ ᱯᱨᱚᱛᱷᱚᱢ ᱫᱚᱱᱛᱚ ᱱᱚ ᱛᱟᱨᱯᱚᱨᱮ ᱦᱩᱭᱩᱜ ᱠᱟᱱᱟ ᱟᱠᱟᱨ ᱠᱟᱱᱟ ᱵᱚᱱ ᱚᱱᱟ ᱫᱚ ᱵᱚ ᱛᱟᱨᱯᱚᱨᱮ ᱚ ᱛᱚᱱᱛᱩᱱᱱᱚ ᱵᱚᱱ ᱠᱟᱱᱟ ᱵᱚᱱ ᱦᱩᱭᱱᱟ ᱛᱟᱦᱚᱞᱮ ᱦᱚᱸᱜᱼᱚᱭ ᱟ ᱯᱨᱚᱛᱷᱚᱢ ᱜᱤᱧ ᱞᱟᱹᱭ ᱞᱮᱜᱮ ᱟᱵᱚ ᱟ ᱵᱚ ᱟ ᱵᱚ ᱟᱨ ᱚ ᱟᱵᱚ ᱱᱚᱸᱰᱮ ᱡᱩᱫᱤ ᱚ ᱵᱟᱹᱧ ᱵᱟᱹᱭᱥᱟᱹᱣᱟ ᱛᱟᱦᱚᱞᱮ ᱟᱵᱽ ᱦᱩᱭᱱᱟ ᱠᱟᱛᱷᱟ ᱫᱚ ᱦᱩᱭᱩᱜ ᱠᱟᱱᱟ ᱟᱵᱚ ᱛᱟᱭᱛᱚ ᱛᱟᱦᱚᱞᱮ ᱟᱵᱚ ᱟᱹᱫᱤᱵᱟᱹᱥᱤ ᱟ ᱜᱟᱹᱦᱞᱟᱹ ᱴᱩᱰᱩ ᱟᱹ ᱫᱚᱭᱮ ᱦᱩᱥᱤ ᱫᱤ ᱵᱚᱭᱟ ᱵᱚᱭᱮ ᱟᱠᱟ ᱛᱩᱱᱛᱩᱥᱚ ᱦᱩᱥᱤ ᱢᱟᱱᱮ ᱦᱩᱥᱤ ᱟᱹᱫᱤᱵᱟᱹᱥᱤ ᱟᱵᱚ ᱫᱚ ᱡᱮᱦᱮᱛᱩ ᱱᱚᱝᱠᱟ ᱜᱟᱹᱞᱟᱹ ᱰᱩᱰᱩ ᱢᱟᱱᱮ ᱚᱱᱟ ᱡᱟᱱᱮ ᱵᱟᱱᱟᱱ ᱦᱚᱸ ᱢᱟᱱᱮ ᱵᱟᱝᱞᱟ ᱛᱮᱠᱷᱟᱱ ᱫᱚ ᱱᱚᱝᱠᱟ ᱜᱮ ᱦᱩᱭᱩᱜᱼᱟ ᱴᱷᱤᱠ ᱜᱮᱭᱟ ᱟᱨ ᱫᱚ ᱫᱚ ᱦᱩᱭᱩᱜ ᱠᱟᱱᱟ ᱥᱩᱫᱩ ᱫᱚ ᱫᱚ ᱩᱫ ᱮᱢ ᱞᱮᱠᱷᱟᱱ ᱱᱚᱣᱟ ᱮᱢ ᱞᱮᱠᱷᱟᱱ ᱵᱟᱝ ᱦᱩᱭᱩᱜᱼᱟ ᱪᱮᱫᱟᱜ ᱥᱮ ᱟᱲᱟᱝ ᱫᱚ ᱪᱮᱫ ᱞᱮᱠᱟ ᱵᱚᱱ ᱨᱚᱲᱟ ᱨᱟᱦᱟ ᱟᱲᱟᱝ ᱠᱟᱸᱪᱟ ᱟᱲᱟᱝ ᱠᱮᱪᱮᱫ ᱟᱲᱟᱝ ᱢᱮᱥᱟ ᱠᱟᱛᱮᱫ ᱛᱟᱭ ᱛᱚ ᱱᱚᱣᱟ ᱫᱚ ᱠᱮᱪᱮᱫ ᱟᱲᱟᱝ ᱟᱨ ᱱᱚᱣᱟ ᱫᱚ ᱦᱩᱭᱩᱜ ᱠᱟᱱᱟ ᱨᱟᱦᱟ ᱟᱲᱟᱝ ᱚᱱᱟ ᱟᱵᱚ ᱡᱟᱦᱟᱸ ᱛᱮᱵᱚᱱ ᱥᱮᱬᱟ ᱟᱠᱟᱫᱟ ᱱᱚᱣᱟ ᱚ ᱟ ᱤ ᱩ ᱮ ᱳ ᱱᱚᱣᱟ ᱠᱚ ᱡᱷᱚᱛᱚ ᱨᱟᱦᱟ ᱟᱲᱟᱝ ᱠᱟᱱᱟ ᱟᱨ ᱵᱟᱹᱠᱤ ᱡᱷᱚᱛᱚ ᱱᱚᱣᱟ ᱠᱚ ᱱᱚᱰᱮ ᱠᱷᱚᱱ ᱮᱠᱫᱚᱢ ᱢᱩᱪᱟᱹᱫ ᱯᱚᱨᱡᱚᱱᱛᱚ ᱱᱚᱰᱮ ᱠᱷᱚᱱ ᱢᱩᱪᱟᱹᱫ ᱯᱚᱨᱡᱚᱱᱛᱚ ᱱᱚᱰᱮ ᱠᱷᱚᱱ ᱦᱩᱭᱩᱜ ᱠᱟᱱᱟ ᱢᱩᱪᱟᱹᱫ ᱯᱚᱨᱡᱚᱱᱛᱚ ᱮᱠᱫᱚᱢ ᱳᱦ ᱯᱚᱨᱡᱚᱱᱛᱚ ᱱᱚᱣᱟ ᱚᱯᱷ ᱯᱚᱨᱡᱚᱱᱛᱚ ᱴᱷᱤᱠ ᱜᱮᱭᱟ ᱱᱚᱣᱟ ᱠᱚᱫᱚ ᱦᱩᱭᱩᱜ ᱠᱟᱱᱟ ᱠᱮᱪᱮᱫ ᱟᱲᱟᱝ ᱪᱚᱞᱚ ᱮᱵᱟᱨ ᱛᱟᱨᱯᱚᱨᱮ ᱱᱟᱜ ᱵᱚᱱ ᱮᱵᱟᱨ ᱵᱚᱱ ᱧᱮᱞᱟ ᱟᱵᱚᱣᱟᱜ ᱢᱩᱨᱛᱤ ᱯᱩᱡᱟ ᱫᱚ ᱵᱟᱝ ᱵᱟᱝ ᱜᱟᱱᱚᱜᱼᱟ ᱛᱟᱦᱚᱞᱮ ᱟᱵᱚᱣᱟᱜ ᱪᱮᱫ ᱞᱮᱠᱟ ᱵᱚᱱ ᱚᱞᱟ ᱟ ᱯᱨᱚᱛᱷᱚᱢ ᱟ ᱛᱟᱨᱯᱚᱨᱮ ᱱᱚᱣᱟ ᱦᱩᱭᱩᱜ ᱠᱟᱱᱟ ᱵᱚ ᱩᱱᱛᱩᱥᱛᱚᱭᱮ ᱟᱠᱟᱨ ᱟᱵᱚ ᱟᱵᱚ ᱟᱵᱚᱣᱟᱜ ᱩᱱᱛᱩᱥᱛᱚᱭᱮ ᱱᱚᱣᱟ ᱫᱚ ᱩᱱᱛᱩᱥᱛᱚ ᱟᱠᱟᱨ ᱱᱚᱣᱟ ᱫᱚ ᱵᱤᱥᱚᱨᱜᱚ ᱥᱮ ᱜᱚ ᱱᱚᱜᱼᱚᱭ ᱡᱮ ᱚᱞ ᱪᱤᱠᱤ ᱨᱮ ᱡᱟᱦᱟᱸ ᱚᱜ ᱦᱮᱱᱟᱜᱼᱟ ᱱᱚᱜᱼᱚᱭ ᱡᱮ ᱱᱚᱣᱟ ᱚᱜ ᱦᱮᱱᱟᱜᱼᱟ ᱱᱚᱣᱟ ᱜᱚ ᱦᱤᱥᱟᱹᱵ ᱵᱮᱵᱚᱦᱟᱨ ᱜᱟᱱᱚᱜᱼᱟ ᱵᱤᱥᱚᱨᱜᱚ ᱦᱤᱥᱟᱹᱵ ᱵᱮᱵᱚᱦᱟᱨ ᱜᱟᱱᱚᱜᱼᱟ ᱴᱷᱤᱠ ᱜᱮᱭᱟ ᱪᱮᱫ ᱦᱩᱭᱱᱟ ᱟᱵᱚᱣᱟᱜ ᱟ ᱵᱚ ᱚ ᱚᱱᱛᱚᱥᱛᱷᱚᱭᱮ ᱟᱠᱟᱨ ᱵᱤᱥᱚᱨᱜᱚ ᱟᱵᱚᱣᱟᱜ ᱢᱩᱨᱛᱤ ᱪᱮᱫ ᱦᱩᱭᱩᱜᱼᱟ ᱢᱩᱨᱛᱤ ᱪᱮᱫ ᱤᱧ ᱢᱮᱱᱫᱟ ᱢᱚᱭᱮ ᱦᱚᱥᱥᱳ ᱱᱚᱣᱟ ᱫᱚ ᱦᱩᱭᱱᱟ ᱢᱚ ᱦᱚᱥᱥᱳ ᱨᱚ ᱢᱩᱨ ᱦᱟᱯᱮ ᱱᱚᱣᱟ ᱫᱚ ᱵᱷᱩᱞ ᱮᱱᱟ ᱱᱚᱣᱟ ᱫᱚ ᱢᱚ ᱱᱚᱣᱟ ᱫᱚ ᱦᱩᱥᱥᱩ ᱱᱚᱣᱟ ᱫᱚ ᱦᱩᱭᱩᱜ ᱠᱟᱱᱟ ᱨᱚ ᱢᱩᱨ ᱛᱚᱭ ᱥᱤ ᱛᱤ ᱦᱩᱭᱱᱟ ᱢᱩᱨᱛᱤ ᱱᱚᱣᱟ ᱫᱚ ᱦᱩᱭᱱᱟ ᱢᱩᱨᱛᱤ ᱮᱵᱟᱨ ᱯᱩᱡᱳ ᱥᱮ ᱯᱩᱡᱟ ᱯᱩᱡᱟ ᱪᱮᱫ ᱞᱮᱠᱟ ᱵᱚᱱ ᱚᱞᱟ ᱯᱚᱭᱟ ᱦᱩᱥᱥᱩ ᱱᱚᱣᱟ ᱫᱚ ᱯᱚ ᱱᱚᱣᱟ ᱫᱚ ᱦᱩᱥᱥᱩ ᱯᱩ ᱱᱚᱣᱟ ᱫᱚ ᱦᱩᱭᱩᱜ ᱠᱟᱱᱟ ᱵᱩᱲᱜᱤ ᱡᱚ ᱱᱚᱣᱟ ᱫᱚ ᱦᱩᱭᱩᱜ ᱠᱟᱱᱟ ᱟᱠᱟᱲ ᱯᱩᱡᱟ ᱯᱚ ᱟᱨ ᱦᱩᱥᱥᱩ ᱵᱩᱲᱜᱤ ᱡᱚ ᱟᱨ ᱟᱠᱟᱲ ᱦᱩᱭᱱᱟ ᱯᱩᱡᱟ

ᱛᱟᱨᱯᱚᱨᱮ ᱫᱚᱱᱛᱚᱱᱱᱚ ᱜᱟᱱᱚ ᱱᱚᱣᱟ ᱚ ᱛᱟᱨᱯᱚᱨᱮ ᱚᱜ ᱜᱟᱱᱚᱜ ᱚᱸᱰᱮ ᱨᱟᱦᱟ ᱟᱲᱟᱝ ᱮᱢ ᱦᱩᱭᱩᱜᱼᱟ ᱫᱚᱱᱛᱚᱱᱱᱚ ᱛᱟᱨᱯᱚᱨᱮ ᱚ ᱨᱟᱦᱟ ᱟᱲᱟᱝ ᱛᱟᱨᱯᱚᱨᱮ ᱵᱤᱥᱚᱨᱜᱚ ᱜᱟᱱᱚᱜᱼᱟ ᱟ ᱦᱩᱭᱱᱟ ᱜᱟᱱᱚᱜᱼᱟ᱾ ᱨᱟᱦᱟ ᱟᱲᱟᱝ ᱠᱚᱫᱚ ᱟᱡ ᱟᱡ ᱛᱮ ᱩᱪᱪᱟᱨᱚᱱ ᱜᱟᱱᱚᱜᱼᱟ, ᱢᱮᱱᱠᱷᱟᱱ ᱠᱮᱪᱮᱫ ᱟᱲᱟᱝ ᱠᱚᱫᱚ ᱟᱡ ᱛᱮ ᱩᱪᱪᱟᱨᱚᱱ ᱵᱟᱝ ᱜᱟᱱᱚᱜᱼᱟ᱾ ᱴᱷᱤᱠ ᱜᱮᱭᱟ, ᱛᱚ ᱱᱚᱣᱟ ᱠᱚᱫᱚ ᱮᱠᱞᱟ ᱜᱮᱵᱚᱱ ᱵᱟᱹᱭᱥᱟᱹᱣ ᱫᱟᱲᱮᱭᱟᱜᱼᱟ᱾ ᱮᱵᱟᱨ ᱵᱚᱱ ᱧᱮᱞᱟ ᱟᱵᱚᱣᱟᱜ ᱫᱷᱚᱨᱚᱢ ᱴᱷᱟᱶ ᱫᱚ ᱡᱟᱦᱮᱨ ᱵᱩᱴᱟᱹ ᱨᱮ᱾ ᱛᱚ ᱟᱵᱚ ᱥᱟᱱᱛᱟᱲᱟᱜ ᱥᱮ ᱟᱵᱚ ᱟᱹᱫᱤᱵᱟᱹᱥᱤ ᱠᱚᱣᱟᱜ ᱫᱷᱚᱨᱚᱢ ᱴᱷᱟᱶ ᱫᱚ ᱥᱮ ᱫᱷᱚᱨᱚᱢ ᱨᱮᱱᱟᱜ ᱥᱮ ᱵᱚᱸᱜᱟ ᱵᱩᱨᱩ ᱴᱷᱟᱶ ᱫᱚ ᱦᱩᱭᱩᱜ ᱠᱟᱱᱟ ᱡᱟᱦᱮᱨ ᱵᱩᱴᱟᱹ ᱨᱮ᱾ ᱡᱮᱢᱚᱱ ᱫᱤᱠᱩᱣᱟᱜ ᱦᱩᱭᱩᱜ ᱠᱟᱱᱟ ᱢᱚᱱᱫᱤᱨ ᱨᱮ ᱛᱩᱨᱩᱠᱟᱜ ᱦᱩᱭᱩᱜ ᱠᱟᱱᱟ ᱥᱮ ᱢᱩᱥᱞᱟᱹ ᱠᱚᱣᱟᱜ ᱦᱩᱭᱩᱜ ᱠᱟᱱᱟ ᱢᱚᱥᱡᱤᱫᱽ ᱨᱮ ᱛᱟᱭᱛᱚ ᱠᱷᱤᱥᱴᱟᱱ ᱠᱚᱣᱟᱜ ᱫᱚ ᱦᱩᱭᱩᱜ ᱠᱟᱱᱟ ᱪᱟᱨᱪ ᱨᱮ ᱚᱱᱠᱟ ᱜᱮ ᱟᱵᱚᱣᱟᱜ ᱫᱷᱚᱨᱚᱢ ᱴᱷᱟᱶ ᱫᱚ ᱦᱩᱭᱩᱜ ᱠᱟᱱᱟ ᱡᱟᱦᱮᱨ ᱵᱩᱴᱟᱹ ᱨᱮ ᱴᱷᱤᱠ ᱜᱮᱭᱟ ᱪᱚᱞᱚ ᱚᱞ ᱞᱮᱜᱮ ᱵᱚᱱ ᱟᱵᱚᱣᱟᱜ ᱟ ᱛᱟᱯᱚᱨᱮ ᱦᱩᱭᱩᱜ ᱠᱟᱱᱟ ᱵᱚ ᱚᱱᱟ ᱵᱚ ᱚ ᱦᱤᱡᱩᱜ ᱠᱟᱱᱟ ᱚᱱᱛᱩᱥᱛᱚ ᱮ ᱚᱱᱛᱩᱥᱛᱚ ᱟᱠᱟᱨ ᱵᱤᱥᱚᱨᱜᱚ ᱟᱵᱚᱣᱟᱜ ᱫᱷᱚᱨᱚᱢ ᱫᱷᱚᱨᱚᱢ ᱪᱮᱫ ᱦᱩᱭᱩᱜᱼᱟ ᱫᱷᱚ ᱫᱚ ᱪᱮᱫ ᱠᱷᱚᱱ ᱦᱤᱡᱩᱜᱼᱟ ᱱᱚᱣᱟ ᱟᱨ ᱱᱚᱣᱟ ᱫᱚ ᱫᱷᱚ ᱦᱩᱭᱱᱟ ᱱᱚᱜᱼᱚᱭ ᱡᱮ ᱫᱚ ᱟᱨ ᱱᱚᱣᱟ ᱦᱮᱡ ᱠᱟᱱᱟ ᱩᱦ ᱱᱚᱣᱟ ᱢᱤᱫ ᱥᱟᱶᱛᱮ ᱢᱮᱥᱟ ᱠᱟᱛᱮᱫ ᱜᱮ ᱫᱷᱚ ᱦᱮᱡ ᱮᱱᱟ ᱮᱵᱟᱨ ᱫᱷᱚ ᱨᱟᱦᱟ ᱟᱲᱟᱝ ᱵᱟᱹᱭᱥᱟᱹᱣ ᱦᱩᱭᱩᱜᱼᱟ ᱨᱚ ᱨᱚ ᱚ ᱨᱚ ᱛᱟᱨᱯᱚᱨᱮ ᱢᱚ ᱫᱷᱚᱲᱚᱢ ᱢᱚ ᱯᱚᱨ ᱚ ᱦᱤᱡᱩᱜ ᱠᱟᱱᱟ ᱢᱮᱱᱠᱷᱟᱱ ᱡᱩᱫᱤ ᱚ ᱤᱧ ᱵᱟᱹᱭᱥᱟᱹᱣᱟ ᱱᱚᱰᱮ ᱛᱟᱦᱚᱞᱮ ᱫᱷᱚᱲᱚᱢᱚ ᱠᱤᱱᱛᱩ ᱠᱟᱛᱷᱟ ᱫᱚ ᱦᱩᱭᱩᱜ ᱠᱟᱱᱟ ᱫᱷᱚᱲᱚᱢᱚ ᱫᱚ ᱵᱟᱝ ᱫᱷᱚᱲᱚᱢ ᱛᱟᱨᱯᱚᱨᱮ ᱦᱩᱭᱩᱜ ᱠᱟᱱᱟ ᱴᱷᱟᱶ ᱴᱷᱟᱶ ᱫᱚ ᱪᱮᱫ ᱞᱮᱠᱟᱧ ᱚᱞᱟ ᱴᱷᱚ ᱦᱚᱸ ᱚᱱᱠᱟᱜᱮ ᱴᱚ ᱴᱚ ᱦᱩᱭᱱᱟ ᱱᱚᱣᱟ ᱫᱚ ᱦᱩᱭᱩᱜ ᱠᱟᱱᱟ ᱳᱦ ᱴᱷᱟᱶ ᱟᱠᱟᱲᱤᱧ ᱮᱢᱟ ᱮᱵᱟᱨ ᱦᱩᱭᱩᱜ ᱠᱟᱱᱟ ᱱᱚᱸᱰᱮ ᱪᱮᱫ ᱤᱧ ᱮᱢᱟ ᱴᱷᱟᱶ ᱱᱚᱸᱰᱮ ᱴᱷᱟᱶ ᱢᱩ ᱴᱩᱰᱩ ᱮᱢ ᱜᱟᱱᱚᱜ ᱟᱥᱮ ᱵᱟᱝ ᱟᱪᱪᱷᱟ ᱢᱩ ᱴᱩᱰᱩ ᱵᱚᱱ ᱮᱢ ᱞᱮᱜᱮ ᱪᱚᱱᱫᱨᱚ ᱵᱤᱱᱫᱩ ᱦᱮᱱᱟᱜᱼᱟ ᱮᱨᱯᱚᱨ ᱨᱟᱦᱟ ᱟᱲᱟᱝ ᱛᱚ ᱡᱮᱦᱮᱛᱩ ᱵᱟᱹᱭᱥᱟᱹᱣ ᱠᱟᱱᱟ ᱯᱨᱚᱛᱷᱚᱢ ᱨᱮ ᱛᱟᱨᱯᱚᱨᱮ ᱦᱩᱭᱩᱜ ᱠᱟᱱᱟ ᱱᱚᱸᱰᱮ ᱡᱩᱫᱤ ᱮᱵᱟᱨ ᱛᱚ ᱱᱚᱸᱰᱮ ᱳ ᱛᱚ ᱵᱟᱹᱭᱥᱟᱹᱣ ᱵᱟᱝ ᱜᱟᱱᱚᱜᱼᱟ ᱱᱚᱣᱟ ᱡᱩᱫᱤ ᱳ ᱤᱧ ᱵᱟᱹᱭᱥᱟᱹᱣᱟ ᱛᱟᱦᱚᱞᱮ ᱵᱟᱭᱨᱟ ᱨᱟᱦᱟ ᱟᱲᱟᱝ ᱵᱟᱹᱭᱥᱟᱹᱜ ᱠᱟᱱᱟ ᱱᱚᱣᱟ ᱵᱟᱱᱟᱢ ᱫᱚ ᱜᱟᱞᱟᱛ ᱜᱮᱭᱟ ᱴᱷᱤᱠᱜᱮᱭᱟ ᱛᱚ ᱚᱱᱟ ᱵᱚᱫᱚᱞ ᱛᱮ ᱪᱮᱫ ᱵᱚᱱ ᱵᱟᱹᱭᱥᱟᱹᱣ ᱫᱟᱲᱮᱭᱟᱜᱼᱟ ᱱᱚᱣᱟ ᱦᱚᱸᱵᱚᱱ ᱵᱟᱹᱭᱥᱟᱹᱣ ᱫᱟᱲᱮᱭᱟᱜᱼᱟ ᱴᱷᱟᱶ ᱦᱮᱸᱥᱮ ᱟᱨ ᱚᱱᱟ ᱵᱟᱝᱠᱷᱟᱱ ᱱᱚᱣᱟ ᱦᱚᱸᱵᱚᱱ ᱚᱞ ᱫᱟᱲᱮᱭᱟᱜᱼᱟ ᱪᱚᱱᱫᱚ ᱵᱤᱱᱫᱩ ᱡᱩᱫᱤ ᱵᱟᱵᱚᱱ ᱮᱢ ᱠᱷᱟᱱ ᱯᱨᱚᱛᱷᱚᱢ ᱴᱚ ᱛᱟᱨᱯᱚᱨᱮ ᱦᱩᱭᱩᱜ ᱠᱟᱱᱟ ᱳ ᱛᱟᱨᱯᱚᱨᱮ ᱟ ᱛᱟᱨᱯᱚᱨᱮ ᱦᱩᱭᱩᱜ ᱠᱟᱱᱟ ᱟᱣ ᱴᱷᱤᱠ ᱜᱮᱭᱟ ᱴᱷᱟᱶ ᱡᱩᱫᱤ ᱪᱚᱱᱫᱚ ᱵᱤᱱᱫᱩ ᱵᱟᱝᱞᱟᱛᱮ ᱡᱩᱫᱤᱧ ᱩᱪᱪᱟᱨᱚᱱ ᱠᱷᱟᱱ ᱛᱟᱦᱚᱞᱮ

ᱫᱚ ᱫᱚ ᱦᱩᱭᱩᱜ ᱠᱟᱱᱟ ᱱᱚᱜᱼᱚᱭ ᱫᱚ ᱞᱟᱹᱭ ᱜᱮᱭᱟ ᱡᱟᱦᱮᱨ ᱵᱩᱴᱟᱹ ᱨᱮ ᱡᱟᱦᱮᱨ ᱪᱮᱫ ᱠᱟᱱᱟ ᱵᱚᱞᱮ ᱵᱨᱤᱜᱤ ᱡᱚ ᱟᱠᱟᱨ ᱱᱚᱣᱟ ᱫᱚ ᱵᱨᱤᱜᱤ ᱡᱚ ᱱᱚᱣᱟ ᱫᱚ ᱟᱠᱟᱨ ᱡᱟ ᱱᱚᱣᱟ ᱫᱚ ᱦᱩᱭᱩᱜ ᱠᱟᱱᱟ ᱦᱚ ᱱᱚᱜᱼᱚ ᱱᱚᱣᱟᱴᱟᱜ ᱦᱚ ᱴᱷᱤᱠ ᱜᱮᱭᱟ ᱡᱟᱦᱮᱨ ᱵᱨᱤᱜᱤ ᱡᱚ ᱮᱠᱟᱨ ᱱᱚᱣᱟ ᱫᱚ ᱨᱚ ᱡᱟᱦᱮᱨ ᱛᱟᱨᱯᱚᱨᱮ ᱵᱩᱴᱟᱹ ᱨᱮ ᱵᱚᱭᱮᱥ ᱫᱚ ᱪᱮᱫ ᱠᱟᱹᱧ ᱚᱞᱟ ᱱᱚᱣᱟ ᱫᱚ ᱵᱚ

ᱮᱨᱯᱚᱨᱮ ᱦᱩᱭᱩᱜ ᱠᱟᱱᱟ ᱫᱟᱜ ᱱᱚᱣᱟ ᱫᱚᱭᱮ ᱟᱠᱟᱨ ᱵᱤᱥᱚᱨᱜᱚ ᱟᱫᱚ ᱱᱚᱜᱼᱚᱭ ᱡᱟᱦᱟᱸ ᱚᱜ ᱠᱟᱱᱟ ᱩᱫ ᱟ ᱚ ᱫᱟᱜ ᱵᱚᱱ ᱵᱚ ᱵᱚᱱ ᱵᱚᱱ ᱫᱤᱠᱩ ᱵᱚᱱᱫᱷᱩ ᱵᱟᱝ ᱱᱚᱣᱟ ᱫᱚ ᱦᱩᱭᱩᱜ ᱠᱟᱱᱟ ᱠᱟᱛᱷᱟ ᱞᱟᱹᱭ ᱥᱚᱢᱚᱭ ᱡᱮᱢᱚᱱ ᱱᱚᱣᱟ ᱠᱚᱫᱚ ᱦᱟᱸᱜ ᱜᱨᱟᱢᱟᱨᱴᱤᱠᱮᱞ ᱵᱮᱯᱟᱨ ᱠᱟᱱᱟ ᱯᱚᱨᱮ ᱵᱚᱱ ᱯᱟᱲᱦᱟᱜᱼᱟ ᱦᱟᱸᱜ ᱫᱟᱜ ᱵᱚᱱ ᱵᱚᱸᱜᱟᱭᱟ ᱵᱚᱸᱜᱟᱭᱟ ᱪᱮᱫ ᱞᱮᱠᱟ ᱵᱚᱱ ᱚᱞᱟ ᱵᱚ ᱵᱚᱭ ᱚᱞ ᱠᱮᱫᱟ ᱵᱚ ᱱᱚᱸᱰᱮ ᱢᱤᱫᱴᱟᱝ ᱤᱭᱟᱹ ᱦᱤᱡᱩᱜᱼᱟ ᱧᱩᱛᱟᱹᱛ ᱟᱲᱟᱝᱚᱜ ᱠᱟᱱᱟ ᱢᱩ ᱴᱩᱰᱟᱹᱜ ᱵᱚ ᱜᱟ ᱜᱟᱭᱟᱜ ᱠᱟᱬ ᱜᱟ ᱮᱭᱟ ᱵᱚᱸᱜᱟᱭᱟ ᱟᱵᱚ ᱫᱚ ᱱᱚᱝᱠᱟ ᱜᱮᱵᱚᱱ ᱚᱞᱟ ᱪᱮᱫ ᱞᱮᱠᱟ ᱵᱚᱱ ᱩᱪᱪᱟᱨᱚᱱᱟ ᱚᱱᱠᱟ ᱜᱮ ᱛᱟᱦᱚᱞᱮ ᱥᱩᱫᱩ ᱡᱩᱫᱤ ᱵᱚᱸᱜᱟ ᱵᱚᱱ ᱚᱞᱟ ᱪᱮᱫ ᱞᱮᱠᱟ ᱵᱚᱱ ᱚᱞᱟ ᱩᱵ ᱢᱟᱱᱮ ᱵᱚ ᱚ ᱢᱩ ᱴᱩᱰᱟᱹᱜ ᱚᱜ ᱟ ᱵᱚᱸᱜᱟ ᱦᱩᱭᱱᱟ ᱛᱚ ᱟᱥᱟ ᱠᱚᱨᱤ ᱱᱚᱝᱠᱟ ᱡᱩᱫᱤ ᱵᱷᱤᱰᱭᱳ ᱵᱚᱱ ᱧᱮᱞ ᱤᱫᱤᱭᱟ ᱛᱟᱦᱚᱞᱮ ᱟᱨ ᱵᱚᱱ ᱯᱨᱮᱠᱴᱤᱥ ᱤᱫᱤᱭᱟ ᱛᱟᱦᱚᱞᱮ ᱟᱹᱰᱤ ᱩᱥᱟᱹᱨᱟ ᱵᱚᱱ ᱥᱮᱬᱟ ᱫᱟᱲᱮᱭᱟᱜᱼᱟ ᱚᱞ ᱪᱤᱠᱤ ᱴᱷᱤᱠ ᱜᱮᱭᱟ ᱛᱚ ᱟᱨ ᱢᱤᱫ ᱪᱷᱚᱴ ᱤᱧ ᱞᱟᱹᱭᱟ ᱡᱟᱦᱟᱸᱭ ᱠᱚ ᱱᱚᱣᱟ ᱪᱮᱱᱮᱞ ᱵᱟᱵᱚᱱ ᱥᱟᱵᱥᱠᱨᱟᱭᱤᱵᱽ ᱛᱟᱵᱚᱱᱟ ᱪᱮᱱᱮᱞ ᱥᱟᱵᱥᱠᱨᱟᱭᱤᱵᱽ ᱛᱟᱵᱚᱱ ᱯᱮ ᱟᱨ ᱵᱮᱞ ᱟᱭᱠᱚᱱ ᱨᱮ ᱯᱨᱮᱥ ᱛᱟᱵᱚᱱ ᱛᱟᱵᱚᱱ ᱯᱮ ᱡᱚᱠᱷᱚᱱ ᱜᱮ ᱵᱷᱤᱰᱭᱳᱧ ᱟᱯᱞᱳᱰᱟ ᱛᱚᱠᱷᱚᱱ ᱜᱮ ᱤᱧᱟᱹᱜ ᱵᱷᱤᱰᱭᱳ ᱟᱯᱮᱭᱟᱜ ᱢᱳᱵᱟᱭᱤᱞ ᱨᱮ ᱪᱟᱞᱟᱜᱼᱟ ᱛᱚ ᱵᱤᱥᱮᱥ ᱠᱚᱨᱮ ᱯᱨᱚᱛᱤ ᱨᱚᱵᱤᱵᱟᱨ ᱫᱚ ᱢᱤᱫᱴᱟᱝ ᱠᱟᱛᱮᱫ ᱛᱟᱦᱮᱸ ᱠᱟᱱ ᱜᱮᱭᱟ ᱚᱱᱟ ᱥᱟᱶᱛᱮ ᱟᱨᱚ ᱥᱚᱯᱛᱟ ᱨᱮ ᱟᱨᱚ ᱢᱤᱫᱴᱟᱝ ᱵᱷᱤᱰᱭᱳᱧ ᱵᱟᱹᱲᱛᱤᱭᱟ ᱚᱱᱟ ᱫᱚ ᱟᱯᱮ ᱱᱳᱴᱤᱯᱷᱤᱠᱮᱥᱚᱱ ᱯᱮ ᱚᱱ ᱠᱟᱜᱼᱟ ᱴᱷᱤᱠ ᱯᱮ ᱵᱩᱡᱽ ᱧᱟᱢᱟ ᱴᱷᱤᱠ ᱜᱮᱭᱟ ᱟᱨ ᱟᱨ ᱢᱤᱫᱴᱟᱝ ᱜᱨᱩᱯ ᱤᱧ ᱵᱮᱱᱟᱣᱟ ᱡᱟᱦᱟᱸ ᱜᱨᱩᱯ ᱨᱮᱫᱚ ᱦᱳᱣᱟᱴᱥᱮᱯ ᱜᱨᱩᱯ ᱛᱟᱦᱮᱱᱟ ᱚᱱᱟ ᱫᱚ ᱡᱚᱛᱚ ᱦᱚᱲ ᱟᱯᱮᱭᱟᱜ ᱱᱟᱢᱵᱟᱨ ᱠᱚᱢᱮᱱᱴ ᱨᱮᱯᱮ ᱚᱞᱟ ᱟᱯᱮᱧ ᱮᱰ ᱜᱚᱫ ᱠᱟᱯᱮᱭᱟ ᱚᱱᱟ ᱠᱷᱟᱱ ᱫᱚ ᱪᱮᱫ ᱡᱟᱹᱥᱛᱤ ᱟᱨᱚᱧ ᱥᱮᱬᱟ ᱫᱟᱲᱮ ᱟᱯᱮᱭᱟ ᱦᱳᱣᱟᱴᱥᱮᱯ ᱛᱟᱞᱟ ᱛᱮᱦᱚᱸ ᱴᱷᱤᱠ ᱜᱮᱭᱟ ᱛᱚ ᱟᱨᱚ ᱟᱯᱮᱭᱟᱜ ᱡᱟᱦᱟᱱᱟᱜ ᱵᱚᱠᱛᱚᱵᱵᱚ ᱛᱟᱦᱮᱱ ᱠᱷᱟᱱ ᱠᱚᱢᱮᱱᱴ ᱨᱮᱯᱮ ᱚᱞ ᱛᱟᱵᱚᱱᱟ ᱟᱨ ᱱᱚᱝᱠᱟ ᱜᱮ ᱤᱧ ᱵᱷᱤᱰᱤᱭᱳ ᱧᱮᱞ ᱠᱟᱛᱮ ᱤᱧ ᱥᱟᱨᱦᱟᱣᱤᱧ ᱯᱮ ᱡᱟᱛᱮ ᱟᱨᱚ ᱵᱷᱤᱰᱤᱭᱳᱧ ᱵᱮᱱᱟᱣ ᱫᱟᱲᱮᱭᱟᱜᱼᱟ ᱟᱨ ᱱᱚᱣᱟ ᱪᱮᱱᱮᱞ ᱨᱮ ᱥᱩᱫᱩ ᱱᱚᱣᱟ ᱚᱞ ᱪᱤᱠᱤ ᱫᱚ ᱵᱟᱝ ᱥᱮ ᱥᱟᱱᱛᱟᱲᱤ ᱯᱟᱹᱨᱥᱤ ᱫᱚ ᱵᱟᱝ ᱟᱨᱦᱚᱸ ᱥᱟᱱᱛᱟᱲᱤ ᱟᱵᱚᱣᱟᱜ ᱥᱚᱢᱟᱡᱽ ᱠᱟᱞᱪᱟᱨ ᱤᱫᱤ ᱠᱟᱛᱮ ᱦᱚᱸ ᱵᱷᱤᱰᱤᱭᱳᱧ ᱵᱮᱱᱟᱣᱟ ᱛᱟᱭᱚᱢ ᱛᱮ ᱢᱟ ᱮᱱᱠᱷᱟᱡ ᱛᱮᱦᱮᱧ ᱫᱚ ᱱᱚᱝᱠᱟ ᱜᱮ ᱟᱵᱟᱨ ᱯᱚᱨᱮᱨ ᱵᱷᱤᱰᱤᱭᱳ ᱨᱮ ᱨᱚᱯᱚᱲ ᱦᱩᱭᱩᱜᱼᱟ ᱪᱚᱞᱚ